ᱥᱟᱱᱟᱢ ᱠᱚᱜᱮ ᱥᱟᱹᱜᱩᱱ ᱫᱟᱨᱟᱢ ᱛᱮᱦᱮᱧ ᱵᱤ ᱟᱨ ᱥᱤᱠᱟ ᱪᱳᱭᱥᱚᱴᱤ ᱭᱩᱴᱩᱵᱽ ᱪᱮᱱᱮᱞ ᱯᱟᱥᱴᱟ ᱥᱮᱫ ᱠᱷᱚᱱᱟᱜ ᱟᱹᱞᱤᱧ ᱜᱮ ᱨᱟᱢ ᱢᱩᱨᱢᱩ ᱥᱟᱱᱟᱢ ᱠᱚᱜᱮ ᱞᱟᱥᱟᱲᱦᱮᱫ ᱥᱟᱹᱜᱩᱱ ᱜᱚᱰ ᱡᱚᱦᱟᱨ ᱛᱮᱦᱮᱧ ᱚᱱᱠᱟ ᱜᱮᱵᱚᱱ ᱧᱮᱞᱟ ᱢᱤᱫ ᱤᱛᱩᱱ ᱟᱥᱲᱟ ᱨᱮᱱᱟᱜ ᱪᱤᱛᱟᱹᱨ ᱟᱹᱰᱤ ᱟᱹᱰᱤ ᱚᱞᱪᱤᱠᱤ ᱤᱫᱤ ᱠᱟᱛᱮᱫ ᱜᱚᱨᱚᱡᱽ ᱱᱚᱝᱠᱟ ᱜᱮ ᱛᱟᱦᱮᱸ ᱠᱟᱱᱟ ᱛᱚᱸᱜᱮ ᱟᱠᱟ ᱥᱟᱱᱟᱢ ᱥᱟᱱᱛᱟᱲ ᱠᱷᱮᱨᱣᱟᱲ ᱚᱱᱛᱚᱨ ᱢᱚᱱᱮ ᱨᱮᱜᱮ ᱫᱟᱞᱟ ᱛᱚᱵᱮ ᱩᱱᱠᱩ ᱠᱷᱮᱨᱣᱟᱲ ᱦᱚᱯᱚᱱ ᱵᱚᱱ ᱧᱮᱞ ᱠᱚᱣᱟ ᱛᱮᱦᱮᱧ ᱡᱟᱦᱟᱸ ᱛᱤᱱᱟᱹᱜ ᱡᱟᱹᱛᱤ ᱥᱟᱶᱛᱟ ᱠᱟᱹᱢᱤ ᱦᱚᱨᱟ ᱵᱟ ᱚᱞᱪᱤᱠᱤ ᱚᱞᱚᱜ ᱨᱮᱠᱚ ᱫᱟᱣ ᱠᱚ ᱧᱟᱢ ᱟᱠᱟᱫᱼᱟ ᱟᱨ ᱠᱩᱨᱩᱢᱩᱴᱩ ᱠᱚ ᱪᱷᱩᱴᱟᱹᱣ ᱟᱠᱟᱱᱟ ᱛᱚᱵᱮ ᱩᱱᱠᱩ ᱤᱛᱩᱱ ᱟᱥᱲᱟ ᱨᱮ ᱢᱟᱪᱮᱫ ᱢᱟᱪᱮᱛᱟᱹᱱᱤ ᱥᱟᱶᱛᱮ ᱯᱟᱹᱴᱷᱩᱣᱟᱹ ᱜᱤᱫᱽᱨᱟᱹ ᱠᱚᱦᱚᱸ ᱵᱚᱱ ᱧᱮᱞ ᱧᱚᱜ ᱠᱚᱣᱟ ᱛᱮᱦᱮᱧ ᱱᱚᱣᱟ ᱵᱷᱤᱰᱤᱭᱳ ᱢᱟᱫᱽᱫᱷᱚᱢ ᱛᱮ ᱟᱠᱚ ᱠᱚᱣᱟᱜ ᱜᱟᱯᱟᱞᱢᱟᱨᱟᱣ

ᱵᱟᱵᱟ ᱠᱚ ᱱᱟᱦᱟᱜ ᱩᱱᱠᱩ ᱠᱚᱣᱟᱜ ᱜᱟᱞᱚᱪ ᱜᱟᱯᱟᱞ ᱢᱟᱨᱟᱣ ᱜᱮ ᱱᱟᱦᱟᱜ ᱵᱚᱱ ᱟᱸᱡᱚᱢ ᱧᱚᱜᱟ ᱜᱚᱢᱠᱮ ᱱᱟᱥᱮᱱᱟᱜ ᱩᱯᱨᱩᱢ ᱥᱟᱶᱛᱮ ᱛᱮᱦᱮᱧ ᱱᱚᱣᱟ ᱤᱛᱩᱱ ᱟᱥᱲᱟ ᱨᱮ ᱛᱤᱱᱟᱹᱜ ᱜᱟᱱ ᱪᱮᱫ ᱞᱮᱠᱟ ᱚᱞᱚᱜ ᱯᱟᱲᱦᱟᱣ ᱠᱚ ᱦᱩᱭᱩᱜ ᱠᱟᱱᱟ ᱛᱤᱱᱟᱹᱜ ᱱᱟᱯᱟᱭ ᱛᱮ ᱟᱫᱚ ᱱᱚᱜᱼᱚ ᱱᱚᱣᱟ ᱠᱚᱜᱮ ᱫᱤᱥᱚᱢ ᱦᱚᱲ ᱠᱟᱹᱴᱤᱡ ᱵᱚᱱ ᱵᱟᱲᱟᱭ ᱧᱚᱜ ᱦᱚᱪᱚ ᱠᱚᱣᱟ ᱛᱮᱦᱮᱧ ᱟᱯᱮ ᱪᱮᱫ ᱞᱮᱠᱟ ᱠᱩᱨᱩᱢᱩᱴᱩ ᱯᱮ ᱫᱚᱦᱚ ᱟᱠᱟᱫᱼᱟ ᱱᱚᱣᱟ ᱚᱞ ᱪᱤᱠᱤ ᱚᱞᱚᱜ ᱨᱮ ᱵᱟ ᱟᱯᱮ ᱤᱛᱩᱱ ᱟᱥᱲᱟ ᱡᱤᱭᱟᱹᱲ ᱫᱚᱦᱚ ᱞᱟᱹᱜᱤᱫ ᱛᱮ ᱥᱟᱱᱟᱢ ᱠᱚᱴᱷᱮᱱ ᱜᱮ ᱡᱚᱦᱟᱨ ᱟᱹᱞᱤᱧᱟᱜ ᱜᱚᱰ ᱡᱚᱦᱟᱨ ᱟᱨ ᱟᱹᱞᱤᱧᱟᱜ ᱧᱩᱛᱩᱢ ᱫᱚ ᱦᱩᱭᱩᱜ ᱠᱟᱱ ᱛᱟᱹᱞᱤᱧᱟ ᱠᱟᱹᱨᱩ ᱦᱮᱢᱵᱨᱚᱢ ᱟᱨ ᱱᱚᱣᱟ ᱛᱮᱦᱮᱧ ᱟᱵᱚ ᱦᱟᱸᱜ ᱵᱮᱛᱱᱟᱹᱥᱤᱭᱟᱹ ᱚᱠᱟ ᱡᱩᱜᱤᱨᱟᱡᱽ ᱨᱟᱹᱢᱟᱹᱭ ᱵᱟᱵᱟ ᱚᱞ ᱤᱛᱩᱱ ᱟᱠᱷᱲᱟ ᱨᱮ ᱛᱮᱦᱮᱧ ᱟᱹᱞᱤᱧ ᱫᱚ ᱦᱟᱸᱜ ᱢᱤᱫᱴᱟᱹᱝ ᱪᱮᱭᱟᱨᱢᱮᱱ ᱠᱟᱱᱟᱞᱤᱧ ᱟᱨ ᱚᱱᱟ ᱦᱤᱥᱟᱹᱵ ᱛᱮ ᱦᱟᱸᱜ ᱱᱚᱰᱮ ᱞᱤᱧ ᱞᱟᱹᱭᱮᱜᱼᱟ ᱚᱠᱟ ᱛᱮᱦᱮᱧ ᱵᱚᱱ ᱡᱚᱥ ᱵᱚᱱ ᱫᱚᱦᱚᱭᱮᱜᱼᱟ ᱚᱞ ᱪᱤᱠᱤ ᱫᱩᱭ ᱦᱟᱡᱟᱨ ᱯᱚᱸᱪᱤᱥ ᱛᱮᱦᱮᱧ ᱚᱱᱟ ᱦᱟᱸᱜ ᱵᱚᱱ ᱜᱮᱞᱮ ᱵᱤᱞᱤ ᱦᱚᱪᱚᱭ ᱞᱟᱹᱜᱤᱫ ᱛᱮ ᱠᱷᱩᱵ ᱡᱳᱨ ᱥᱳᱨ ᱜᱮ ᱦᱟᱸᱜ ᱪᱷᱩᱴᱟᱹᱣ ᱦᱩᱭ ᱠᱟᱱᱟ ᱛᱮᱦᱮᱧ ᱱᱚᱜᱼᱚᱭ ᱦᱤᱡᱩᱜ ᱠᱟᱱᱟ ᱱᱚᱜᱼᱚᱭ ᱥᱟᱢᱱᱟ ᱨᱮ ᱦᱟᱸᱜ ᱡᱩᱱ ᱢᱟᱥ ᱦᱚᱸ ᱚᱠᱟ ᱵᱚᱱ ᱮᱢᱟ ᱦᱟᱸᱜ ᱵᱤᱱᱤᱰ ᱚᱱᱟ ᱨᱮ ᱟᱞᱮᱭᱟᱜ ᱟᱥᱟ ᱛᱟᱦᱮᱱ ᱠᱟᱱᱟ ᱢᱟᱱᱮ ᱡᱷᱚᱛᱚ ᱠᱷᱚᱱ ᱢᱟᱱᱮ ᱰᱷᱮᱨ ᱚᱠᱟ ᱵᱚᱱ ᱢᱮᱛᱟᱜ ᱠᱟᱱᱟ ᱵᱟᱝ ᱜᱮᱞᱮ ᱵᱤᱞᱤ ᱦᱚᱪᱚᱭ ᱞᱟᱹᱜᱤᱫ ᱛᱮ ᱢᱟᱱᱮ ᱥᱚᱭ ᱠᱷᱚᱱ ᱢᱟᱱᱮ ᱦᱟᱡᱟᱨ ᱦᱟᱡᱟᱨ ᱥᱚᱭ ᱚᱠᱟ ᱵᱚᱱ ᱢᱮᱛᱟᱜ ᱠᱟᱱᱟ ᱦᱟᱸᱜ ᱟᱹᱜᱩ ᱠᱚ ᱞᱟᱹᱜᱤᱫ ᱛᱮ ᱜᱤᱫᱽᱨᱟᱹ ᱵᱟᱝ ᱪᱮᱥᱴᱟ ᱫᱚᱦᱚ ᱦᱩᱭ ᱠᱟᱱᱟ ᱟᱨ ᱚᱞᱚᱜ ᱯᱟᱲᱦᱟᱣ ᱦᱚᱸ ᱵᱷᱟᱹᱜᱤ ᱜᱮ ᱦᱩᱭᱩᱜ ᱠᱟᱱᱟ ᱟᱨ ᱢᱟᱪᱮᱫ ᱠᱚᱦᱚᱸ ᱢᱟᱥᱴᱚᱨ ᱠᱚᱦᱚᱸ ᱡᱟᱦᱟᱸᱭ ᱟᱵᱚᱱ ᱫᱚᱦᱚ ᱟᱠᱟᱫ ᱠᱚᱣᱟ ᱦᱟᱸᱜ ᱛᱮᱦᱮᱧ ᱠᱟᱹᱢᱤ ᱦᱚᱨᱟ ᱦᱤᱥᱟᱹᱵ ᱛᱮ ᱩᱱᱠᱩ ᱠᱚᱦᱚᱸ ᱴᱷᱤᱠ ᱜᱮ ᱛᱮᱦᱮᱧ ᱠᱚ ᱛᱮᱦᱮᱧ ᱠᱟᱹᱢᱤ ᱦᱚᱨᱟ ᱵᱮᱥ ᱜᱮᱠᱚ ᱪᱟᱪᱞᱟᱣᱮᱫ ᱛᱟᱵᱚᱱᱟ ᱟᱨ ᱚᱱᱟ ᱤᱫᱤ ᱠᱟᱛᱮ ᱟᱨ ᱪᱮᱫ ᱞᱤᱧ ᱞᱟᱹᱭᱟ ᱡᱟᱹᱥᱛᱤ ᱫᱚ ᱦᱟᱸᱜ ᱛᱮᱦᱮᱧ ᱡᱚᱛᱚ ᱦᱚᱲ ᱜᱮ ᱡᱚᱛᱚ ᱦᱚᱲ ᱢᱟᱱᱮ ᱵᱚᱱ ᱵᱟᱠᱚ ᱢᱮᱱᱟ ᱡᱚᱛᱚ ᱦᱚᱲ ᱵᱚᱱ ᱛᱤᱸᱜᱩᱭᱮᱱ ᱠᱷᱟᱱ ᱫᱚ ᱛᱮᱦᱮᱧ ᱡᱟᱦᱟᱸ ᱛᱤᱱᱟᱹᱝ ᱚᱥᱩᱵᱤᱫᱟ ᱡᱟᱭᱜᱟ ᱨᱮᱦᱚᱸ ᱡᱚᱛᱚ ᱥᱩᱵᱤᱫᱟᱜᱼᱟ ᱚᱱᱠᱟ ᱜᱮ ᱛᱮᱦᱮᱧ ᱡᱚᱛᱚ ᱦᱚᱲ ᱵᱚᱱ ᱪᱮᱫ ᱞᱮᱠᱷᱟᱱ ᱫᱚ ᱞᱚᱜᱚᱱ ᱛᱮ ᱟᱵᱚ ᱚᱠᱟ ᱦᱟᱸᱜ ᱵᱚᱱ ᱩᱭᱦᱟᱹᱨ ᱠᱟᱜᱼᱟ ᱵᱟᱝ ᱵᱚᱱ ᱵᱷᱟᱵᱽᱱᱟᱜ ᱠᱟᱱᱟ ᱪᱤᱱᱛᱟᱹᱜ ᱠᱟᱱᱟ ᱵᱚᱱ ᱚᱱᱟ ᱡᱤᱱᱤᱥ ᱛᱮᱦᱮᱧ ᱚᱱᱟ ᱟᱜᱟᱢ ᱫᱩᱭ ᱦᱟᱡᱟᱨ ᱯᱚᱸᱪᱤᱥ ᱚᱠᱟ ᱦᱟᱸᱜ ᱵᱚᱱ ᱢᱮᱱᱮᱜᱼᱟ ᱚᱱᱟ ᱢᱟᱲᱟᱝ ᱜᱮᱵᱚᱱ ᱜᱮᱞᱮ ᱵᱤᱞᱤ ᱦᱚᱪᱚᱭ ᱞᱟᱹᱜᱤᱫ ᱵᱚᱱ ᱪᱷᱩᱴᱟᱹᱣ ᱠᱟᱱᱟ ᱠᱩᱨᱩᱢᱩᱴᱩ ᱫᱚ ᱛᱚᱵᱮ ᱤᱱᱟᱹ ᱜᱮ ᱦᱟᱸᱜ ᱠᱟᱛᱷᱟ ᱫᱚ ᱛᱚᱵᱮ ᱡᱚᱛᱚ ᱦᱚᱲ ᱜᱮ ᱥᱟᱱᱟᱢ ᱠᱚ ᱴᱷᱮᱱ ᱜᱮ ᱡᱚᱦᱟᱨ ᱴᱷᱤᱠ ᱜᱮᱭᱟ ᱟᱹᱰᱤ ᱡᱚᱛᱷᱟᱛ ᱨᱮᱱᱟᱜ ᱠᱟᱛᱷᱟ ᱱᱩᱠᱤᱱ ᱜᱚᱢᱠᱮ ᱛᱟᱠᱚ ᱦᱚᱸᱠᱤᱱ ᱢᱮᱱ ᱟᱠᱟᱜᱼᱟ ᱡᱮᱦᱩ ᱡᱮ ᱱᱚᱣᱟ ᱫᱩᱭ ᱦᱟᱡᱟᱨ ᱯᱚᱸᱪᱤᱥ ᱡᱚᱥ ᱚᱞ ᱪᱤᱠᱤ ᱢᱤᱥᱚᱱ ᱡᱟᱦᱟᱸ ᱜᱮᱞᱮ ᱵᱤᱞᱤ ᱞᱟᱹᱜᱤᱫ ᱛᱮ ᱱᱟᱦᱟᱜ ᱠᱩᱨᱩᱢᱩᱴᱩ ᱟᱠᱚ ᱡᱟᱹᱨᱤ ᱠᱚ ᱫᱚᱦᱚ ᱟᱠᱟᱜᱼᱟ ᱛᱚᱵᱮ ᱱᱚᱝᱠᱟ ᱜᱮ ᱱᱟᱦᱟᱜ ᱥᱟᱱᱟᱢ ᱦᱚᱲ ᱩᱭᱦᱟᱹᱨᱚᱜ ᱛᱟᱵᱚᱱ ᱯᱮ ᱟᱯᱮ ᱦᱚᱸ ᱱᱚᱝᱠᱟ ᱜᱮ ᱯᱮ ᱪᱷᱩᱴᱟᱹᱣ ᱞᱮᱱ ᱛᱟᱵᱚᱱ ᱠᱷᱟᱱ ᱫᱚ ᱯᱟᱞᱮᱫ ᱥᱟᱱᱟᱢ ᱦᱚᱲ ᱠᱚᱴᱷᱮᱱ ᱢᱮᱥᱟ ᱠᱟᱛᱮᱫ ᱜᱮ ᱱᱟᱦᱟᱜ ᱱᱚᱣᱟ ᱡᱚᱥ ᱚᱞ ᱪᱤᱠᱤ ᱢᱤᱥᱚᱱ ᱫᱚ ᱱᱟᱦᱟᱜ ᱥᱟᱱᱟᱢ ᱠᱚᱛᱮ ᱜᱮ ᱱᱟᱦᱟᱜ ᱵᱚᱱ ᱜᱮᱞᱮ ᱵᱤᱞᱤ ᱦᱚᱪᱚᱭᱟ ᱟᱫᱚ ᱱᱚᱣᱟ ᱨᱟᱹᱥᱠᱟᱹ ᱫᱚ ᱥᱟᱱᱟᱢ ᱦᱚᱲᱟᱜ ᱜᱮ ᱛᱟᱦᱮᱱ ᱛᱟᱵᱚᱱ ᱢᱟ ᱛᱚᱵᱮ ᱟᱨᱦᱚᱸ ᱚᱱᱠᱟ ᱜᱮ ᱱᱟᱦᱟᱜ ᱢᱤᱫ ᱯᱟᱹᱴᱷᱩᱣᱟᱹ ᱜᱤᱫᱽᱨᱟᱹ ᱵᱚᱱ ᱠᱩᱞᱤ ᱧᱚᱜᱮᱭᱟ ᱵᱟᱹᱵᱩ ᱛᱮᱦᱮᱧ ᱟᱹᱵᱤᱱ ᱱᱚᱣᱟ ᱵᱤᱱᱤᱰ ᱮᱢ ᱠᱟᱛᱮᱫ ᱵᱟ ᱥᱟᱨᱴᱤᱯᱷᱤᱠᱮᱴ ᱥᱤᱫᱽ ᱥᱟᱠᱟᱢ ᱧᱟᱢ ᱠᱟᱛᱮᱫ ᱛᱮᱦᱮᱧ ᱪᱮᱫ ᱞᱮᱠᱟ ᱵᱤᱱ ᱟᱹᱭᱠᱟᱹᱣᱮᱜᱼᱟ ᱱᱚᱣᱟ ᱠᱟᱹᱴᱤᱡ ᱵᱤᱱ ᱞᱟᱹᱭ ᱧᱚᱜᱟ ᱩᱯᱨᱩᱢ ᱥᱟᱶᱛᱮ ᱡᱚᱦᱟᱨ ᱜᱮ ᱟᱹᱞᱤᱧᱟᱜ ᱧᱩᱛᱩᱢ ᱫᱚ ᱯᱚᱨᱮᱥ ᱴᱩᱰᱩ ᱱᱚᱣᱟ ᱯᱚᱨᱤᱠᱠᱷᱟ ᱮᱢ ᱠᱟᱛᱮᱫ ᱟᱹᱰᱤ ᱨᱟᱹᱥᱠᱟᱹ ᱞᱤᱧ ᱵᱩᱡᱷᱟᱹᱣᱮᱜᱼᱟ

ᱢᱟᱹᱡᱷᱤ ᱦᱟᱲᱟᱢ ᱠᱟᱱᱟᱞᱮ ᱟᱫᱚ ᱟᱹᱰᱤᱜᱟᱱ ᱦᱟᱸᱜ ᱱᱚᱝᱠᱟ ᱫᱟᱹᱲ ᱵᱟᱲᱟ ᱧᱚᱜ ᱠᱟᱛᱮᱫ ᱜᱤᱫᱽᱨᱟᱹ ᱯᱚᱨᱤᱠᱠᱷᱟ ᱞᱮ ᱮᱢ ᱵᱟᱲᱟ ᱦᱚᱪᱚ ᱟᱠᱟᱫ ᱠᱚᱣᱟ ᱥᱤᱛᱩᱝ ᱢᱤᱱᱤᱴ ᱨᱮ ᱡᱟᱦᱟᱸ ᱜᱮ ᱦᱟᱸᱜ ᱚᱱᱟ ᱠᱚ ᱠᱟᱹᱢᱤ ᱦᱟᱥᱚᱞ ᱠᱟᱛᱮᱫ ᱡᱟᱦᱟᱸ ᱱᱚᱜᱼᱚᱸᱭ ᱦᱟᱸᱜ ᱛᱮᱦᱮᱧᱟᱜ ᱥᱤᱫ ᱥᱟᱠᱟᱢ ᱠᱚᱞᱮ ᱧᱟᱢ ᱠᱮᱜᱼᱟ ᱟᱨ ᱡᱟᱦᱟᱸ ᱜᱮ ᱜᱤᱫᱽᱨᱟᱹ ᱦᱟᱸᱜ ᱠᱚ ᱛᱟᱦᱮᱸ ᱠᱟᱱᱟ ᱩᱱᱠᱩ ᱠᱚᱢᱟ ᱦᱟᱸᱜ ᱱᱚᱣᱟ ᱯᱚᱨᱤᱠᱠᱷᱟ ᱪᱟᱹᱞᱩ ᱟᱠᱟᱱ ᱛᱟᱠᱚᱣᱟ ᱵᱟᱠᱚ ᱦᱮᱡ ᱫᱟᱲᱮ ᱠᱟᱣᱫᱟ ᱟᱫᱚ ᱤᱱᱟᱹ ᱠᱚᱜᱮ ᱞᱟᱹᱭ ᱠᱟᱛᱮᱫ ᱟᱹᱞᱤᱧ ᱫᱚᱞᱤᱧ ᱢᱩᱪᱟᱹᱫ ᱮᱜᱼᱟ ᱴᱷᱤᱠ ᱜᱮᱭᱟ ᱟᱹᱰᱤ ᱟᱹᱰᱤ ᱥᱟᱨᱦᱟᱣ ᱱᱩᱠᱤᱱ ᱢᱟᱯᱟᱡᱤ ᱵᱟᱵᱟ ᱛᱟᱹᱠᱤᱱ ᱦᱚᱸ ᱛᱚᱵᱮ ᱦᱟᱱᱠᱩ ᱟᱨᱦᱚᱸ ᱚᱱᱠᱟ ᱜᱮ ᱦᱟᱸᱜ ᱯᱟᱹᱴᱷᱩᱣᱟᱹ ᱜᱤᱫᱽᱨᱟᱹ ᱵᱚᱱ ᱠᱩᱞᱤ ᱧᱚᱜᱮᱭᱟ ᱵᱟᱹᱵᱩ ᱱᱟᱥᱮᱱᱟᱜ ᱩᱯᱨᱩᱢ ᱥᱟᱶᱛᱮ ᱛᱮᱦᱮᱧ ᱥᱤᱫᱽ ᱥᱟᱠᱟᱢ ᱧᱟᱢ ᱠᱟᱛᱮᱫ ᱪᱮᱫ ᱞᱮᱠᱟ ᱟᱹᱭᱠᱟᱹᱜ ᱠᱟᱱᱟ ᱢᱚᱱᱮ ᱨᱮ ᱱᱚᱣᱟ ᱠᱟᱹᱴᱤᱡ ᱵᱤᱱ ᱞᱟᱹᱭ ᱧᱚᱜᱟ ᱟᱹᱞᱤᱧᱟᱜ ᱧᱩᱛᱩᱢ ᱫᱚ ᱨᱟᱢ ᱪᱚᱱᱫᱨᱚ ᱦᱟᱸᱥᱫᱟ ᱟᱹᱞᱤᱧ ᱱᱚᱣᱟ ᱱᱤᱭᱟᱹ ᱫᱷᱟᱣ ᱥᱤᱛᱩᱝ ᱵᱤᱱᱤᱰ ᱨᱮ ᱯᱚᱨᱤᱠᱠᱷᱟ ᱮᱢ ᱠᱮᱫ ᱛᱮᱞᱤᱧ ᱨᱟᱹᱥᱠᱟᱹ ᱜᱮᱞᱤᱧ ᱵᱩᱡᱷᱟᱹᱣᱮᱜᱼᱟ ᱱᱚᱣᱟ ᱱᱚᱣᱟ ᱠᱚ ᱥᱟᱶᱛᱮ ᱟᱨᱦᱚᱸ ᱫᱤᱥᱚᱢ ᱦᱚᱲ ᱪᱮᱫ ᱞᱮᱠᱟ ᱥᱟᱸᱫᱮᱥ ᱪᱮᱫ ᱚᱱᱠᱟ ᱮᱢ ᱥᱟᱱᱟᱭᱮᱫ ᱵᱮᱱᱟ ᱡᱮᱦᱮᱛᱩ ᱛᱮᱦᱮᱧ ᱟᱹᱵᱤᱱ ᱵᱤᱱ ᱚᱞ ᱠᱟᱱᱟ ᱚᱱᱟ ᱥᱟᱶ ᱥᱟᱶᱛᱮ ᱟᱹᱵᱤᱱ ᱧᱮᱞ ᱛᱮ ᱟᱨᱦᱚᱸ ᱱᱚᱝᱠᱟ ᱜᱮ ᱵᱟᱨ ᱯᱮ ᱦᱚᱲ ᱠᱚ ᱚᱞᱚᱜ ᱢᱟ ᱤᱱᱟᱹ ᱜᱮ ᱟᱥᱟ ᱫᱚ ᱚᱞᱚᱜ ᱢᱟᱠᱚ ᱟᱨ ᱵᱟᱨ ᱯᱮ ᱦᱚᱲ ᱤᱱᱟᱹ ᱜᱮ ᱞᱟᱹᱭ ᱠᱟᱛᱮᱫ ᱟᱹᱞᱤᱧ ᱫᱚᱞᱤᱧ ᱢᱩᱪᱟᱹᱫᱮᱜᱼᱟ ᱴᱷᱤᱠ ᱜᱮᱭᱟ ᱟᱹᱰᱤ ᱟᱹᱰᱤ ᱥᱟᱨᱦᱟᱣ ᱵᱤ ᱟᱨ ᱥᱤ ᱠᱟ ᱯᱟᱥᱴᱟ ᱥᱮᱫ ᱠᱷᱚᱱᱟᱜ ᱱᱩᱭ ᱵᱟᱹᱵᱩ ᱜᱤᱫᱽᱨᱟᱹ ᱦᱚᱸ ᱛᱚᱵᱮ ᱚᱱᱠᱟ ᱜᱮ ᱦᱟᱸᱜ ᱟᱨᱦᱚᱸ ᱢᱤᱫ ᱵᱟᱵᱟ ᱵᱚᱱ ᱠᱩᱞᱤᱭᱮᱭᱟ ᱵᱟᱵᱟ ᱱᱟᱥᱮᱱᱟᱜ ᱱᱚᱣᱟ ᱤᱛᱩᱱ ᱟᱥᱲᱟ ᱨᱮᱱᱟᱜ ᱪᱮᱫ ᱞᱮᱠᱟ ᱟᱯᱮ ᱠᱩᱨᱩᱢᱩᱴᱩ ᱯᱮ ᱫᱚᱦᱚ ᱟᱠᱟᱫ ᱛᱟᱵᱚᱱᱟ ᱟᱨ ᱥᱟᱶ ᱥᱟᱶᱛᱮ ᱛᱮᱦᱮᱧ ᱱᱚᱰᱮ ᱛᱤᱱᱟᱹᱜ ᱜᱟᱱ ᱢᱟᱯᱟᱡᱤ ᱵᱟᱵᱟ ᱠᱚᱠᱚ ᱥᱮᱴᱮᱨᱚᱜ ᱠᱟᱱ ᱛᱟᱵᱚᱱᱟ ᱟᱨ ᱚᱱᱟ ᱥᱟᱶᱛᱮ ᱛᱮᱦᱮᱧ ᱨᱟᱹᱥᱠᱟᱹ ᱪᱮᱫ ᱞᱮᱠᱟ ᱟᱹᱭᱠᱟᱹᱜ ᱠᱟᱱᱟ ᱱᱚᱣᱟ ᱤᱛᱩᱱ ᱟᱥᱲᱟ ᱥᱮᱴᱮᱨ ᱠᱟᱛᱮᱫ ᱱᱚᱣᱟ ᱠᱚᱨᱮᱱᱟᱜ ᱠᱟᱹᱴᱤᱡ ᱱᱟᱥᱮᱱᱟᱜ ᱵᱤᱱ ᱞᱟᱹᱭ ᱧᱚᱜᱟ ᱵᱷᱤᱰᱤᱭᱳ ᱢᱟᱫᱽᱫᱷᱚᱢ ᱨᱮ ᱟᱹᱰᱤ ᱟᱹᱰᱤ ᱥᱟᱨᱦᱟᱣ ᱤᱧᱟᱹᱜ ᱧᱩᱛᱩᱢ ᱫᱚ ᱨᱟᱢ ᱪᱚᱱᱫᱨᱚ ᱦᱟᱸᱥᱫᱟ ᱛᱚ ᱤᱧ ᱢᱟ ᱟᱹᱰᱤ ᱞᱟᱦᱟ ᱧᱚᱜ ᱮᱱ ᱜᱤᱭᱟᱹᱧ ᱛᱚ ᱞᱟᱦᱟ ᱧᱚᱜ ᱠᱟᱛᱮᱫ ᱨᱮᱦᱚᱸ ᱡᱟᱭᱦᱳᱠ ᱩᱱᱟᱹᱜ ᱢᱚᱱᱮ ᱨᱮ ᱨᱟᱹᱥᱠᱟᱹ ᱢᱤᱫᱴᱟᱹᱝ ᱢᱮᱱᱟᱜᱼᱟ ᱡᱟᱭᱦᱳ ᱱᱚᱜᱼᱚᱭ ᱢᱤᱫᱴᱟᱹᱝ ᱵᱤᱱᱤᱰ ᱞᱤᱧ ᱮᱢ ᱠᱮᱫᱟ ᱱᱚᱜᱼᱚᱭ ᱥᱤᱫ ᱥᱟᱠᱟᱢ ᱞᱤᱧ ᱥᱟᱵ ᱟᱠᱟᱫᱟ ᱱᱚᱝᱠᱟ ᱜᱮ ᱟᱹᱞᱤᱧ ᱦᱚᱸ ᱟᱹᱰᱤ ᱜᱟᱱ ᱞᱤᱧ ᱫᱟᱬᱟ ᱵᱟᱲᱟ ᱟᱠᱟᱫᱟ ᱦᱚᱲ ᱠᱚ ᱟᱹᱭᱩᱨ ᱞᱟᱜᱟᱫ ᱛᱮ ᱡᱮ ᱟᱵᱚ ᱥᱟᱭ ᱵᱚᱨᱥᱚ ᱫᱷᱚᱨᱮ ᱠᱤ ᱚᱠᱟ ᱵᱟᱵᱚ ᱜᱮᱞᱮ ᱵᱤᱞᱤ ᱦᱚᱪᱚ ᱫᱟᱲᱮᱭᱟᱜ ᱠᱟᱱᱟ ᱟᱫᱚ ᱵᱚᱲ ᱫᱩᱠ ᱟᱹᱱᱤᱡ ᱠᱟᱛᱷᱟ ᱦᱮᱸ ᱩᱱᱤᱥᱥᱚ ᱯᱚᱸᱪᱤᱥ ᱢᱟᱹᱥᱤᱦᱟᱹ ᱠᱷᱚᱱᱟᱜ ᱟᱵᱚ ᱪᱤᱠᱤ ᱯᱟᱥᱱᱟᱣ ᱟᱠᱟᱱ ᱛᱟᱵᱚᱱᱟ ᱛᱚ ᱱᱤᱛᱳᱜ ᱥᱟᱭ ᱵᱚᱨᱥᱚ ᱦᱩᱭᱩᱜ ᱠᱟᱱᱟ ᱫᱩᱭ ᱦᱟᱡᱟᱨ ᱯᱚᱸᱪᱤᱥ ᱡᱚᱥ ᱟᱫᱚ ᱱᱚᱣᱟ ᱤᱫᱤ ᱠᱟᱛᱮᱫ ᱟᱹᱰᱤ ᱥᱟᱨᱦᱟᱣᱤᱧ ᱵᱩᱡᱷᱟᱹᱣᱮᱫᱟ ᱟᱨ ᱱᱚᱣᱟ ᱵᱮᱛᱱᱮᱥᱤᱭᱟᱹ ᱡᱩᱜᱤᱨᱟᱡᱽ ᱚᱞ ᱤᱛᱩᱱ ᱟᱥᱲᱟ ᱨᱮ ᱱᱚᱜᱼᱚᱭ ᱵᱤᱱᱤᱰ ᱞᱤᱧ ᱮᱢ ᱞᱮᱫᱟ ᱟᱨ ᱱᱚᱝᱠᱟ ᱜᱮ ᱯᱨᱟᱭ ᱫᱤᱥᱚᱢ ᱨᱮ ᱡᱷᱚᱛᱚ ᱦᱚᱲ ᱜᱮ ᱥᱟᱱᱟᱢ ᱢᱟᱹᱱᱢᱤ ᱡᱤᱢᱛᱤ ᱩᱰᱤ ᱵᱚ ᱨᱟᱹᱥᱠᱟᱹ ᱦᱚᱪᱚ ᱠᱚᱣᱟ ᱟᱨ ᱩᱰᱤ ᱱᱮᱦᱚᱨ ᱟᱠᱚᱣᱟ ᱵᱚᱱ ᱡᱟᱦᱟᱸ ᱠᱤ ᱱᱚᱝᱠᱟ ᱡᱷᱚᱛᱚ ᱦᱚᱲ ᱜᱮ ᱚᱠᱚᱭ ᱦᱚᱸ ᱱᱤᱭᱟᱹ ᱚᱠᱷᱚᱨ ᱫᱚ ᱟᱞᱚ ᱠᱚ ᱛᱟᱦᱮᱱ ᱢᱟ ᱦᱮᱸ ᱫᱤᱠᱩ ᱡᱮᱢᱚᱱ ᱡᱚᱛᱚ ᱦᱚᱲ ᱜᱮᱠᱚ ᱚᱞ ᱟᱠᱟᱫᱼᱟ ᱟᱵᱚ ᱱᱩᱠᱩ ᱟᱭᱳ ᱛᱮᱠᱚ ᱜᱤᱫᱽᱨᱟᱹ ᱠᱚ ᱟᱵᱚ ᱱᱚᱣᱟ ᱪᱤᱠᱤ ᱛᱮ ᱵᱚᱱ ᱚᱞ ᱦᱚᱪᱚ ᱠᱚᱢᱟ ᱚᱱᱟᱜᱮ ᱤᱧ ᱟᱹᱰᱤ ᱨᱟᱹᱥᱠᱟᱹᱧ ᱵᱩᱡᱷᱟᱹᱣᱮᱫᱼᱟ ᱛᱚᱵᱮ ᱵᱟᱵᱟ ᱱᱤᱛᱚᱜ ᱡᱟᱦᱟᱸ ᱛᱤᱱᱟᱹᱜ ᱧᱮᱞ ᱧᱟᱢᱚᱜ ᱠᱟᱱᱟ ᱡᱟᱦᱟᱸ ᱪᱳᱣᱥᱚᱴᱴᱤ ᱥᱤᱨᱤᱭᱟᱞ ᱱᱚᱢᱵᱚᱨ ᱵᱤᱭᱳ ᱟᱥᱮᱠᱟ ᱡᱟᱦᱟᱸ ᱞᱳᱦᱟᱯᱟᱲᱟ ᱪᱟᱸᱜᱟ ᱥᱮᱸᱵᱽᱞᱮᱫ ᱢᱮᱱ ᱫᱚ ᱵᱨᱟᱧᱪ ᱟᱥᱮᱠᱟ ᱱᱚᱣᱟ ᱪᱮᱫ ᱩᱭᱦᱟᱹᱨ ᱱᱚᱝᱠᱟᱭ ᱫᱚᱦᱚ ᱟᱠᱟᱫ ᱛᱟᱵᱚᱱᱟ ᱡᱟᱦᱟᱸ ᱠᱤ ᱟᱵᱚ ᱢᱤᱫᱴᱟᱝ ᱯᱷᱨᱤ ᱛᱮ ᱢᱟᱹᱡᱷᱤ ᱢᱟᱯᱟᱡᱤ ᱠᱚᱭ ᱯᱟᱲᱦᱟᱣ ᱦᱚᱪᱚᱭᱮᱫ ᱠᱚᱣᱟ ᱵᱟ ᱯᱷᱨᱤ ᱛᱮ ᱥᱟᱨᱴᱤᱯᱷᱤᱠᱮᱴ ᱮ ᱧᱟᱢ ᱦᱚᱪᱚᱭᱮᱫ ᱠᱚᱣᱟ ᱟᱫᱚ ᱱᱚᱣᱟ ᱵᱟᱨᱮ ᱛᱮ ᱟᱹᱵᱤᱱ ᱦᱟᱸᱜ ᱪᱮᱫ ᱚᱱᱠᱟ ᱢᱮᱱ ᱥᱟᱱᱟᱭᱮᱫ ᱵᱮᱱᱟ ᱢᱮᱱ ᱫᱚ ᱟᱫᱚ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ ᱟᱫᱚ ᱟᱹᱠᱤᱱᱟᱜ ᱩᱭᱦᱟᱹᱨ ᱫᱚ ᱦᱟᱸᱜ ᱪᱮᱫ ᱛᱟᱦᱮᱸ ᱟᱠᱟᱱ ᱛᱟᱹᱠᱤᱱᱟ ᱡᱟᱦᱟᱸ ᱪᱳᱭᱥᱚᱴᱴᱤ ᱥᱤᱨᱤᱭᱟᱞ ᱱᱚᱢᱵᱚᱨ ᱪᱮᱫᱟᱜ ᱱᱚᱝᱠᱟ ᱱᱚᱣᱟ ᱠᱚ ᱢᱟᱲᱟᱝ ᱨᱮ ᱟᱹᱰᱤ ᱥᱮᱨᱢᱟ ᱞᱟᱦᱟ ᱯᱚᱞᱚᱢ ᱤᱫᱤᱭᱮᱱ ᱜᱮᱭᱟ ᱦᱟᱸᱜ ᱡᱟᱦᱟᱸ ᱠᱤ ᱱᱚᱝᱠᱟ ᱜᱟᱹᱠᱷᱩᱲᱤᱭᱟᱹ ᱜᱚᱢᱠᱮ ᱠᱚᱦᱚᱸ ᱵᱟᱝ ᱠᱚ ᱪᱷᱩᱴᱟᱹᱣ ᱠᱟᱱᱟ ᱛᱚᱵᱮ ᱛᱮᱦᱮᱧ ᱪᱳᱥᱳᱴᱴᱤ ᱥᱤᱨᱤᱭᱟᱞ ᱱᱚᱢᱵᱚᱨᱟᱜ ᱩᱭᱦᱟᱹᱨ ᱫᱚ ᱦᱟᱸᱜ ᱪᱮᱫ ᱛᱟᱦᱮᱱ ᱠᱟᱱᱟ ᱱᱚᱝᱠᱟ ᱪᱮᱫᱟᱜ ᱟᱵᱚ ᱢᱟᱯᱟᱱ ᱜᱮᱭᱟ ᱦᱟᱸᱜ ᱡᱟᱦᱟᱸ ᱠᱤ ᱱᱚᱝᱠᱟ ᱜᱟᱹᱠᱷᱩᱲᱤᱭᱟᱹ ᱜᱚᱢᱠᱮ ᱠᱚᱦᱚᱸ ᱵᱟᱝ ᱠᱚ ᱪᱷᱩᱴᱟᱹᱣ ᱠᱟᱱᱟ ᱛᱚᱵᱮ ᱛᱮᱦᱮᱧ ᱪᱳᱥᱳᱴᱴᱤ ᱥᱤᱨᱤᱭᱟᱞ ᱱᱚᱢᱵᱚᱨᱟᱜ ᱩᱭᱦᱟᱹᱨ ᱫᱚ ᱦᱟᱸᱜ ᱪᱮᱫ ᱛᱟᱦᱮᱱ ᱠᱟᱱᱟ ᱱᱚᱝᱠᱟ ᱪᱮᱫᱟᱜ ᱟᱵᱚ ᱢᱟᱯᱟᱱᱡᱤ ᱠᱚ ᱥᱟᱶᱛᱮ ᱟᱨᱦᱚᱸ ᱱᱚᱝᱠᱟ ᱤᱛᱩᱱ ᱟᱥᱲᱟ ᱦᱚᱸ ᱱᱚᱰᱮ ᱟᱹᱰᱤ ᱠᱚᱢ ᱴᱟᱭᱤᱢ ᱨᱮᱜᱮ ᱟᱹᱰᱤ ᱜᱟᱱ ᱡᱟᱭᱜᱟᱭ ᱯᱟᱥᱱᱟᱣ ᱦᱚᱪᱚ ᱠᱮᱜᱼᱟ ᱟᱫᱚ ᱱᱚᱣᱟ ᱵᱟᱨᱮ ᱛᱮ ᱟᱹᱵᱤᱱ ᱠᱟᱹᱴᱤᱡ ᱵᱤᱱ ᱞᱟᱹᱭ ᱧᱚᱜᱟ ᱦᱳᱭ ᱚᱱᱟ ᱯᱟᱥᱱᱟᱣ ᱠᱟᱛᱷᱟ ᱫᱚ ᱟᱹᱞᱤᱧ ᱞᱤᱧ ᱞᱟᱹᱭ ᱦᱚᱪᱚᱭᱮᱫᱟ ᱡᱮᱦᱮᱛᱩ ᱟᱹᱞᱤᱧ ᱦᱚᱸ ᱪᱳᱥᱳᱴᱴᱤ ᱵᱤ ᱳ ᱟᱥᱮᱠᱟ ᱨᱮ ᱟᱹᱞᱤᱧ ᱦᱚᱸ ᱢᱤᱫᱴᱟᱹᱝ ᱢᱮᱢᱵᱚᱨ ᱠᱟᱱᱟ ᱞᱤᱧ ᱵᱳᱰᱤ ᱢᱮᱢᱵᱚᱨ ᱟᱨ ᱚᱱᱟ ᱥᱟᱶᱛᱮ ᱴᱚᱞᱟ ᱨᱮᱦᱚᱸ ᱢᱤᱫᱴᱟᱹᱝ ᱵᱷᱚᱞᱚ ᱵᱷᱟᱹᱭ ᱯᱚᱫᱚᱵᱤ ᱨᱮ ᱢᱮᱱᱟᱜ ᱞᱤᱧᱟᱹ ᱛᱚ ᱤᱧ ᱦᱚᱸ ᱚᱱᱟᱧ ᱩᱭᱦᱟᱹᱨ ᱟᱹᱪᱩᱨᱮᱫᱟ ᱡᱮᱢᱚᱱ ᱟᱹᱰᱤ ᱨᱟᱹᱥᱠᱟᱹ ᱟᱹᱰᱤ ᱡᱩᱢᱤᱫ ᱟᱹᱰᱤ ᱱᱮᱦᱚᱨ ᱛᱮ ᱟᱵᱚ ᱡᱩᱢᱛᱤ ᱫᱩᱭ ᱦᱟᱡᱟᱨ ᱯᱚᱸᱪᱤᱥ ᱡᱚᱥ ᱨᱮ ᱡᱮᱢᱛᱤ ᱟᱵᱚ ᱵᱚᱱ ᱜᱮᱞᱮ ᱵᱤᱞᱤ ᱦᱚᱪᱚᱭ ᱢᱟ ᱤᱱᱟᱹ ᱢᱮᱱ ᱠᱟᱛᱮ ᱜᱮ ᱥᱟᱱᱟᱢ ᱠᱚᱴᱷᱮᱱ ᱡᱚᱦᱟᱨ ᱴᱷᱤᱠ ᱜᱮᱭᱟ ᱟᱹᱰᱤ ᱟᱹᱰᱤ ᱥᱟᱨᱦᱟᱣ ᱱᱩᱠᱤᱱ ᱵᱟᱵᱟ ᱛᱟᱹᱠᱤᱱ ᱦᱚᱸ ᱡᱮᱦᱳ ᱢᱤᱫᱴᱟᱝ ᱩᱭᱦᱟᱹᱨᱚᱜ ᱱᱩᱠᱤᱱ ᱵᱟᱵᱟ ᱛᱟᱹᱠᱤᱱᱟᱜ ᱱᱚᱝᱠᱟᱱ ᱩᱭᱦᱟᱹᱨ ᱠᱟᱱ ᱛᱟᱹᱠᱤᱱᱟ ᱡᱮᱦᱳ ᱛᱮᱦᱮᱧ ᱟᱹᱰᱤᱜᱟᱱ ᱠᱤᱱ ᱵᱚᱭᱚᱥᱮᱱ ᱨᱮᱦᱚᱸ ᱱᱚᱣᱟ ᱚᱞᱪᱤᱠᱤ ᱤᱫᱤ ᱠᱟᱛᱮ ᱟᱹᱰᱤᱜᱟᱱ ᱠᱩᱨᱩᱢᱩᱴᱩ ᱠᱤᱱ ᱫᱚᱦᱚ ᱟᱠᱟᱫᱼᱟ ᱛᱚᱵᱮ ᱱᱚᱝᱠᱟ ᱜᱮ ᱱᱟᱦᱟᱜ ᱯᱟᱞᱮᱫ ᱡᱟᱦᱟᱸ ᱛᱤᱱᱟᱹᱜ ᱵᱚᱭᱦᱟ ᱠᱚ ᱵᱩᱦᱤᱱ ᱠᱚ ᱡᱩᱫᱤ ᱯᱮ ᱧᱮᱞ ᱧᱟᱢᱮᱫ ᱠᱷᱟᱱ ᱱᱚᱣᱟ ᱵᱷᱤᱰᱤᱭᱳ ᱠᱟᱹᱴᱤᱡ ᱩᱭᱦᱟᱹᱨᱚᱜ ᱛᱟᱵᱚᱱ ᱯᱮ ᱡᱟᱹᱛᱤ ᱥᱟᱶᱛᱟ ᱨᱮ ᱪᱮᱫ ᱞᱮᱠᱟ ᱠᱩᱨᱩᱢᱩᱴᱩ ᱞᱮᱠᱷᱟᱱ ᱟᱵᱚᱣᱟᱜ ᱡᱟᱹᱛᱤ ᱥᱟᱶᱛᱟ ᱡᱤᱭᱟᱹᱲ ᱵᱚᱱ ᱫᱚᱦᱚᱭᱟ ᱛᱚᱵᱮ ᱫᱮᱞᱟ ᱟᱨᱦᱚᱸ ᱚᱱᱠᱟ ᱜᱮ ᱱᱟᱦᱟᱜ ᱵᱟᱵᱟ ᱵᱚᱱ ᱠᱩᱞᱤ ᱧᱚᱜᱮᱭᱟ ᱟᱪᱪᱷᱟ ᱵᱟᱵᱟ ᱟᱹᱵᱤᱱ ᱱᱟᱥᱮᱱᱟᱜ ᱩᱯᱨᱩᱢ ᱥᱟᱶᱛᱮ ᱟᱹᱞᱤᱧᱟᱜ ᱧᱩᱛᱩᱢ ᱫᱚ ᱦᱩᱭᱩᱜ ᱠᱟᱱᱟ ᱵᱟᱸᱥ ᱛᱚᱯᱟ ᱟᱹᱞᱤᱧ ᱫᱚ ᱜᱚᱰᱮᱛ ᱵᱟᱵᱟ ᱟᱹᱛᱩ ᱨᱤᱱᱤᱡ ᱟᱹᱞᱤᱧ ᱫᱚ ᱚᱞ ᱪᱤᱠᱤ ᱨᱮᱞᱤᱧ ᱤᱭᱟᱹᱭᱮᱱ ᱛᱮ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ ᱟᱹᱞᱤᱧ ᱟᱹᱪᱩᱨ ᱟᱹᱪᱩᱨ ᱛᱮ ᱦᱟᱹᱱᱤ ᱥᱚᱨᱮᱱ ᱟᱹᱞᱤᱧ ᱵᱷᱚᱜᱚᱵᱟᱱ ᱥᱚᱨᱮᱱ ᱛᱟᱹᱞᱤᱧ ᱱᱚᱝᱠᱟ ᱜᱮ ᱟᱹᱰᱤ ᱜᱟᱱ ᱫᱤᱱ ᱫᱟᱹᱲ ᱫᱟᱹᱲ ᱫᱟᱹᱲ ᱫᱟᱹᱲ ᱫᱟᱹᱲ ᱚᱠᱚᱭ ᱦᱚᱸ ᱟᱹᱞᱤᱧᱟᱜ ᱠᱟᱛᱷᱟ ᱜᱮ ᱵᱟᱠᱚ ᱵᱩᱡᱷᱟᱹᱣ ᱞᱮᱜᱼᱟ ᱵᱟᱠᱚ ᱵᱩᱡᱷᱟᱹᱣ ᱞᱮᱜᱼᱟ ᱟᱫᱚ ᱛᱤᱱᱟᱹᱜ ᱜᱟᱱ ᱪᱚ ᱦᱚᱲ ᱟᱞᱮ ᱢᱟᱹᱡᱷᱤ ᱯᱟᱨᱜᱟᱱᱟ ᱠᱚ ᱛᱤᱱᱟᱹᱜ ᱜᱟᱱ ᱪᱚ ᱞᱤᱧ ᱥᱟᱵ ᱟᱹᱜᱩ ᱠᱮᱜ ᱠᱚᱣᱟ ᱡᱮ ᱦᱳᱠ ᱩᱱᱠᱩ ᱠᱚ ᱟᱹᱰᱤ ᱡᱚᱵᱚᱨ ᱡᱚᱥᱛᱤ ᱜᱮᱞᱤᱧ ᱟᱹᱜᱩ ᱠᱟᱛᱮᱫ ᱞᱤᱧ ᱚᱞ ᱦᱚᱪᱚ ᱟᱠᱟᱫ ᱠᱚᱣᱟ ᱡᱮᱦᱮᱛᱩ ᱛᱮᱦᱮᱧ ᱫᱷᱟᱹᱵᱤᱡ ᱛᱮ ᱩᱱᱠᱩ ᱵᱟᱠᱚ ᱥᱮᱴᱮᱨ ᱟᱠᱟᱱᱟ ᱱᱤᱛ ᱫᱚ ᱵᱟᱨ ᱵᱟᱨ ᱥᱮᱛᱟᱜ ᱵᱷᱳᱨ ᱠᱚ ᱪᱟᱞᱟᱣᱮᱱ ᱛᱟᱹᱞᱤᱧᱟ ᱟᱨ ᱟᱹᱞᱤᱧ ᱞᱤᱧ ᱪᱟᱞᱟᱣᱮᱱᱟ ᱵᱟᱨᱮ ᱵᱟᱨ ᱞᱤᱧ ᱞᱟᱹᱭ ᱟᱠᱚ ᱵᱟᱠᱚ ᱦᱤᱡᱩᱜ ᱠᱟᱱᱟ ᱛᱚ ᱪᱮᱫ ᱞᱤᱧ ᱪᱤᱠᱟᱹ ᱫᱟᱲᱮᱭᱟᱠᱚᱣᱟ ᱪᱮᱫ ᱦᱚᱸ ᱵᱟᱹᱞᱤᱧ ᱪᱤᱠᱟᱹ ᱫᱟᱲᱮᱭᱟᱠᱚᱣᱟ ᱠᱤᱱᱛᱩ ᱪᱷᱩᱴᱟᱹᱣ ᱠᱟᱱᱟᱞᱤᱧ ᱟᱹᱰᱤ ᱠᱩᱨᱩᱢᱩᱴᱩ ᱞᱤᱧ ᱪᱷᱩᱴᱟᱹᱣ ᱠᱟᱱᱟ ᱤᱱᱟᱹ ᱢᱮᱱ ᱠᱟᱛᱮᱫ ᱜᱮ ᱟᱹᱞᱤᱧ ᱞᱤᱧ ᱤᱭᱟᱹᱭᱮᱫᱼᱟ ᱴᱷᱤᱠ ᱜᱮᱭᱟ ᱴᱷᱤᱠ ᱜᱮᱭᱟ ᱵᱟᱵᱟ ᱟᱹᱰᱤ ᱡᱚᱛᱷᱟᱛ ᱨᱮᱱᱟᱜ ᱠᱟᱛᱷᱟ ᱠᱤᱱ ᱞᱟᱹᱭ ᱟᱠᱟᱫᱼᱟ ᱡᱟᱦᱟᱸ ᱞᱮᱠᱟ ᱜᱩᱨᱩ ᱜᱚᱢᱠᱮ ᱛᱟᱹᱠᱤᱱ ᱠᱤᱱ ᱞᱟᱹᱭ ᱟᱠᱟᱫᱼᱟ ᱛᱟᱲᱟᱢ ᱠᱟᱜ ᱢᱮ ᱱᱤᱭᱟᱹ ᱟᱹᱲᱤ ᱥᱟᱺᱜᱤᱧ ᱦᱚᱨ ᱦᱚᱸ ᱢᱤᱫ ᱫᱤᱱ ᱥᱩᱨᱩᱜ ᱪᱷᱩᱴᱟᱹᱣ ᱠᱚᱜ ᱢᱮ ᱱᱤᱭᱟᱹ ᱟᱹᱲᱤ ᱟᱢ ᱧᱮᱞ ᱛᱮ ᱢᱤᱫ ᱫᱤᱱ ᱦᱚᱲ ᱠᱚ ᱥᱩᱨᱩᱜ ᱛᱚᱵᱮ ᱡᱟᱦᱟᱸ ᱞᱮᱠᱟ ᱠᱤᱱ ᱢᱮᱱ ᱠᱮᱫᱼᱟ ᱱᱩᱠᱤᱱ ᱵᱟᱵᱟ ᱛᱟᱹᱠᱤᱱ ᱡᱮ ᱦᱳᱠ ᱟᱹᱠᱤᱱ ᱠᱤᱱ ᱪᱷᱩᱴᱟᱹᱣ ᱞᱮᱱ ᱛᱮ ᱛᱮᱦᱮᱧ ᱱᱤᱱᱟᱹᱜ ᱜᱟᱱ ᱦᱚᱲ ᱠᱚ ᱡᱟᱣᱨᱟ ᱟᱠᱟᱱᱟ ᱱᱚᱝᱠᱟ ᱜᱮ ᱱᱟᱦᱟᱜ ᱥᱟᱱᱟᱢ ᱦᱚᱲ ᱵᱚᱱ ᱪᱷᱩᱴᱟᱹᱣ ᱞᱮᱱᱠᱷᱟᱱ ᱫᱚ ᱟᱹᱰᱤ ᱟᱭᱢᱟ ᱦᱚᱲ ᱜᱮ ᱱᱟᱦᱟᱜ ᱢᱤᱫ ᱥᱟᱶᱛᱮ ᱯᱚᱨᱮ ᱥᱟᱱᱟᱢ ᱞᱮᱠᱟᱱᱟᱜ ᱵᱚᱱ ᱠᱟᱹᱢᱤᱭᱟ ᱛᱚᱵᱮ ᱫᱮᱞᱟ ᱱᱚᱰᱮᱱᱤᱡ ᱡᱟᱦᱟᱸᱭ ᱢᱟᱪᱮᱫ ᱠᱟᱱᱟ ᱩᱱᱤ ᱢᱟᱪᱮᱫ ᱜᱚᱢᱠᱮ ᱜᱮ ᱱᱟᱦᱟᱜ ᱵᱚᱱ ᱠᱩᱞᱤ ᱧᱚᱜᱮᱭᱟ ᱛᱮᱦᱮᱧ ᱱᱚᱣᱟ ᱤᱛᱩᱱ ᱟᱥᱲᱟ ᱨᱮᱱᱟᱜ ᱜᱟᱯᱟᱞ ᱢᱟᱨᱟᱣ ᱫᱚ ᱱᱟᱦᱟᱜ ᱟᱡ ᱴᱷᱮᱱ ᱜᱮ ᱱᱟᱦᱟᱜ ᱵᱚᱱ ᱢᱩᱪᱟᱹᱫᱟ ᱟᱪᱪᱷᱟ ᱜᱚᱢᱠᱮ ᱡᱚᱦᱟᱨ ᱜᱮ ᱡᱚᱦᱟᱨ ᱜᱮ ᱥᱟᱱᱟᱢ ᱱᱚᱣᱟ ᱤᱛᱩᱱ ᱟᱥᱲᱟ ᱨᱮᱱᱟᱜ ᱪᱮᱫ ᱞᱮᱠᱟ ᱢᱮᱱᱟᱜ ᱟᱠᱟᱱ ᱛᱟᱵᱚᱱᱟ ᱟᱨ ᱪᱮᱫ ᱞᱮᱠᱟ ᱵᱷᱟᱹᱜᱤ ᱪᱟᱹᱞᱩᱜ ᱠᱟᱱᱟ ᱵᱟ ᱪᱮᱫ ᱞᱮᱠᱟ ᱡᱤᱭᱟᱹᱲ ᱯᱮ ᱫᱚᱦᱚ ᱟᱠᱟᱫ ᱛᱟᱵᱚᱱᱟ ᱚᱱᱟ ᱥᱟᱶ ᱥᱟᱶᱛᱮ ᱛᱮᱦᱮᱧ ᱯᱟᱹᱴᱷᱩᱣᱟᱹ ᱜᱤᱫᱽᱨᱟᱹ ᱠᱚ ᱛᱤᱱᱟᱹᱜ ᱠᱚ ᱦᱮᱡ ᱥᱮᱴᱮᱨᱚᱜ ᱠᱟᱱ ᱛᱟᱵᱚᱱᱟ ᱟᱫᱚ ᱱᱚᱜᱼᱚ ᱱᱟ ᱠᱚ ᱠᱟᱹᱴᱤᱡ ᱵᱷᱤᱰᱤᱭᱳ ᱢᱟᱫᱽᱫᱷᱚᱢ ᱨᱮᱵᱤᱱ ᱞᱟᱹᱭ ᱜᱚᱫ ᱠᱟᱜᱼᱟ ᱛᱚ ᱥᱟᱱᱟᱢ ᱠᱚ ᱤᱧᱟᱹᱜ ᱡᱚᱛᱚ ᱦᱚᱲ ᱜᱚᱰ ᱡᱚᱦᱟᱨ ᱟᱨ ᱤᱧᱟᱹᱜ ᱧᱩᱛᱩᱢ ᱫᱚ ᱦᱩᱭᱩᱜ ᱠᱟᱱᱟ ᱵᱤᱡᱚᱭ ᱦᱮᱢᱵᱨᱚᱢ ᱟᱹᱛᱩ ᱦᱩᱭᱩᱜ ᱠᱟᱱ ᱛᱟᱞᱮᱭᱟ ᱵᱟᱸᱥᱛᱚᱯᱟ ᱛᱚ ᱱᱚᱰᱮ ᱟᱵᱚ ᱡᱳᱜᱤᱨᱟᱡᱽ ᱨᱟᱢᱟᱹᱭ ᱵᱟᱵᱟ ᱚᱞ ᱤᱛᱩᱱ ᱟᱥᱲᱟ ᱨᱮ ᱟᱹᱞᱤᱧ ᱢᱟᱨᱟᱝ ᱢᱟᱪᱮᱫ ᱞᱮᱠᱟ ᱛᱮᱞᱤᱧ ᱠᱟᱹᱢᱤᱭᱟ ᱛᱚ ᱱᱚᱰᱮ ᱟᱵᱚ ᱫᱚᱦᱚᱣ ᱠᱟᱱᱟ ᱥᱟᱯᱛᱟᱦᱤᱠᱚ ᱤᱥᱠᱩᱞ ᱢᱟᱱᱮ ᱥᱚᱯᱛᱟᱦᱚ ᱨᱮ ᱨᱚᱵᱤᱵᱟᱨ ᱫᱤᱱ ᱱᱚᱰᱮ ᱠᱞᱟᱥ ᱦᱩᱭᱩᱜ ᱠᱟᱱᱟ ᱯᱟᱠᱷᱟᱯᱟᱠᱷᱤ ᱛᱤᱨᱤᱥ ᱠᱷᱚᱱ ᱪᱚᱞᱞᱤᱥ ᱜᱤᱫᱽᱨᱟᱹ ᱦᱤᱡᱩᱜ ᱟᱠᱚ ᱥᱚᱯᱛᱟ ᱨᱮ ᱛᱚ ᱡᱚᱛᱚ ᱜᱤᱫᱽᱨᱟᱹ ᱜᱮ ᱟᱹᱰᱤ ᱟᱭᱢᱟ ᱞᱮᱠᱟ ᱚᱞ ᱯᱟᱲᱦᱟᱣ ᱠᱚ ᱵᱟᱲᱟᱭᱟ ᱵᱮᱥ ᱞᱮᱠᱟ ᱟᱵᱚ ᱥᱟᱱᱛᱟᱲ ᱛᱮ ᱯᱷᱟᱨᱪᱟ ᱯᱷᱟᱹᱨᱪᱤ ᱯᱩᱥᱴᱟᱹ ᱯᱩᱥᱴᱤ ᱠᱚ ᱚᱞᱟ ᱠᱚ ᱛᱚ ᱚᱱᱠᱟ ᱜᱮ ᱛᱟᱯᱚᱨᱮ ᱟᱭᱢᱟ ᱜᱤᱫᱽᱨᱟᱹ ᱱᱚᱰᱮ ᱟᱨ ᱵᱤᱱᱤᱰ ᱮᱢ ᱞᱟᱹᱜᱤᱫ ᱠᱚ ᱨᱤᱠᱟᱹᱭᱮᱫᱼᱟ ᱠᱚ ᱛᱚ ᱟᱯᱮ ᱥᱤᱛᱩᱝ ᱛᱤᱥ ᱯᱮ ᱫᱚᱦᱚᱭᱮᱫ ᱛᱟᱵᱚᱱᱟ ᱟᱵᱚ ᱢᱟᱲᱟᱝ ᱠᱷᱚᱱᱟᱜ ᱟᱵᱚ ᱡᱚᱲᱟᱣ ᱞᱮᱯᱮ ᱟᱵᱚ ᱱᱚᱰᱮ ᱥᱤᱛᱩᱝ ᱵᱤᱱᱤᱰ ᱵᱚᱱ ᱮᱢᱟ

ᱟᱭᱢᱟ ᱦᱚᱲ ᱜᱤᱫᱽᱨᱟᱹ ᱠᱟᱛᱷᱟ ᱱᱟᱦᱟᱜ ᱵᱤᱱ ᱞᱟᱹᱭᱮᱜᱼᱟ ᱛᱮᱦᱮᱧ ᱚᱱᱠᱟ ᱢᱟ ᱱᱟᱦᱟᱜ ᱵᱟᱝᱠᱚ ᱥᱮᱴᱮᱨ ᱟᱠᱟᱱ ᱛᱟᱵᱚᱱᱟ ᱟᱫᱚ ᱱᱚᱣᱟ ᱨᱮᱱᱟᱜ ᱠᱟᱨᱚᱱ ᱪᱮᱫ ᱛᱟᱦᱮᱱ ᱠᱟᱱᱟ ᱩᱭᱦᱟᱹᱨ ᱵᱟᱝ ᱛᱟᱦᱮᱱ ᱠᱟᱱ ᱛᱟᱠᱚᱣᱟ ᱥᱮ ᱟᱵᱚᱣᱟᱜ ᱠᱟᱹᱢᱤ ᱤᱫᱤ ᱤᱫᱤ ᱠᱟᱛᱮᱫ ᱜᱮ ᱱᱟᱦᱟᱜ ᱚᱠᱛᱚ ᱵᱟᱵᱚᱱ ᱧᱟᱢ ᱟᱠᱟᱜᱼᱟ ᱛᱚ ᱱᱚᱣᱟ ᱨᱮᱱᱟᱜ ᱠᱟᱨᱚᱱ ᱫᱚ ᱦᱩᱭᱩᱜ ᱠᱟᱱᱟ ᱱᱤᱛᱚᱜ ᱡᱮᱱᱟᱨᱮᱞ ᱛᱮ ᱯᱚᱨᱤᱠᱠᱷᱟ ᱪᱟᱹᱞᱩ ᱟᱠᱟᱱᱟ ᱛᱚ ᱩᱱᱠᱩ ᱜᱤᱫᱽᱨᱟᱹ ᱠᱚ ᱵᱟ ᱥᱴᱩᱰᱮᱱᱴ ᱠᱚ ᱟᱵᱚ ᱦᱳᱥᱴᱮᱞ ᱨᱮ ᱢᱮᱱᱟᱜ ᱠᱚᱣᱟ ᱡᱟᱦᱟᱸ ᱠᱤ ᱯᱷᱚᱞᱚᱨ ᱚᱲᱟᱜ ᱨᱮ ᱵᱟᱹᱪᱩᱜ ᱠᱚᱣᱟ ᱛᱚ ᱛᱮᱦᱮᱧ ᱨᱚᱵᱤᱵᱟᱨ ᱫᱤᱱ ᱨᱮ ᱠᱤᱪᱷᱩ ᱟᱵᱚ ᱚᱱᱠᱟ ᱠᱟᱹᱢᱤᱭᱟᱹ ᱦᱚᱲ ᱢᱮᱱᱟᱜ ᱠᱚᱣᱟ ᱛᱚ ᱪᱷᱩᱴᱤ ᱠᱷᱟᱱ ᱠᱷᱟᱹᱛᱤᱨ ᱛᱮᱦᱮᱧ ᱞᱮ ᱱᱮᱶᱛᱟ ᱟᱠᱟᱫ ᱱᱚᱣᱟ ᱟᱵᱚ ᱥᱟᱠᱟᱢ ᱪᱟᱪᱟᱞᱟᱜ ᱴᱷᱤᱠ ᱜᱮᱭᱟ ᱟᱹᱰᱤ ᱟᱹᱰᱤ ᱥᱟᱨᱦᱟᱣ ᱡᱚ ᱱᱚᱜᱼᱚᱭ ᱵᱚᱱ ᱟᱸᱡᱚᱢ ᱠᱮᱫ ᱜᱮᱭᱟ ᱱᱟᱦᱟᱜ ᱡᱮ ᱱᱤᱛᱳᱜ ᱚᱱᱠᱟ ᱜᱮ ᱱᱟᱦᱟᱜ ᱡᱟᱨᱱᱟᱞᱤ ᱛᱮ ᱯᱚᱨᱤᱠᱷᱟ ᱠᱚ ᱪᱟᱹᱞᱩ ᱟᱠᱟᱱ ᱠᱷᱟᱹᱛᱤᱨ ᱛᱮᱜᱮ ᱟᱹᱰᱤ ᱜᱟᱱ ᱜᱤᱫᱽᱨᱟᱹ ᱦᱚᱸ ᱵᱟᱝ ᱠᱚ ᱥᱮᱴᱮᱨ ᱫᱟᱲᱮ ᱟᱠᱟᱫᱼᱟ ᱛᱚᱵᱮ ᱡᱟᱦᱟᱸ ᱛᱤᱱᱟᱹᱜ ᱠᱚ ᱥᱮᱴᱮᱨ ᱟᱠᱟᱱᱟ ᱩᱱᱠᱩ ᱠᱚ ᱛᱩᱞᱩᱡ ᱜᱮ ᱱᱟᱦᱟᱜ ᱜᱟᱯᱟᱞᱢᱟᱨᱟᱣ ᱢᱟ ᱮᱱᱠᱷᱟᱱ ᱤᱧ ᱫᱚᱦᱚ ᱟᱠᱟᱫᱼᱟ ᱱᱚᱣᱟ ᱜᱟᱯᱟᱞᱢᱟᱨᱟᱣ ᱟᱸᱡᱚᱢ ᱠᱟᱛᱮᱫ ᱜᱮ ᱱᱟᱦᱟᱜ ᱥᱟᱱᱟᱢ ᱦᱚᱲ ᱩᱭᱦᱟᱹᱨᱚᱜ ᱛᱟᱵᱚᱱ ᱯᱮ ᱟᱨ ᱱᱚᱝᱠᱟ ᱜᱮ ᱛᱚᱸᱜᱮ ᱟᱠᱟᱫ ᱫᱚᱦᱚ ᱠᱟᱜ ᱛᱟᱵᱚᱱ ᱯᱮ ᱟᱵᱚ ᱥᱟᱶᱛᱟ ᱥᱟᱶᱛᱟ ᱨᱮᱱᱟᱜ ᱠᱟᱹᱢᱤ ᱛᱚᱵᱮ ᱢᱟ ᱮᱱᱠᱷᱟᱱ ᱱᱚᱣᱟ ᱵᱷᱤᱰᱤᱭᱳ ᱫᱚ ᱱᱟᱦᱟᱜ ᱱᱚᱰᱮ ᱜᱮᱞᱤᱧ ᱢᱩᱪᱟᱹᱫ ᱠᱟᱜ ᱠᱟᱱᱟ ᱵᱤᱫᱟᱹᱭ ᱡᱚᱦᱟᱨ ᱟᱨᱦᱚᱸ ᱱᱚᱝᱠᱟ ᱜᱮ ᱱᱟᱦᱟᱜ ᱤᱛᱩᱱ ᱟᱥᱲᱟ ᱨᱮᱱᱟᱜ ᱵᱷᱤᱰᱤᱭᱳ ᱠᱚ ᱟᱯᱮ ᱠᱚ ᱛᱩᱞᱩᱡ ᱱᱟᱦᱟᱜ ᱤᱧ ᱥᱮᱴᱮᱨᱟ ᱢᱟ ᱮᱱᱠᱷᱟᱱ ᱱᱚᱣᱟ ᱪᱮᱱᱮᱞ ᱨᱮ ᱥᱟᱱᱟᱢ ᱦᱚᱲ ᱥᱟᱱᱟᱢ ᱦᱚᱲ ᱡᱚᱯᱲᱟᱣ ᱛᱟᱦᱮᱸ ᱠᱚᱜ ᱛᱟᱵᱚᱱ ᱯᱮ ᱡᱟᱦᱟᱸ ᱛᱤᱱᱟᱹᱜ ᱵᱟᱝᱯᱮ ᱞᱟᱭᱤᱠ ᱟᱠᱟᱫ ᱠᱷᱟᱱ ᱞᱟᱭᱤᱠ ᱯᱮ ᱥᱮᱭᱟᱨ ᱯᱮ ᱥᱟᱵᱥᱠᱨᱟᱭᱤᱵᱽ ᱯᱮ ᱠᱚᱢᱮᱱᱴ ᱢᱟᱫᱽᱫᱷᱚᱢ ᱛᱮ ᱱᱟᱦᱟᱜ ᱵᱟᱲᱟᱭ ᱦᱚᱪᱚ ᱞᱮᱯᱮ ᱛᱮᱦᱮᱧ ᱱᱚᱣᱟ ᱵᱷᱤᱰᱤᱭᱳ ᱱᱟᱦᱟᱜ ᱪᱮᱫ ᱞᱮᱠᱟ ᱯᱮ ᱵᱩᱡᱷᱟᱹᱣ ᱟᱠᱟᱫ ᱛᱟᱵᱚᱱᱟ ᱢᱟ ᱮᱱᱠᱷᱟᱱ ᱢᱩᱪᱟᱹᱫ ᱨᱮ ᱵᱤᱫᱟᱹᱭ ᱡᱚᱦᱟᱨ